ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱮᱦᱮᱧ ᱟᱹᱞᱤᱧ ᱯᱷᱮᱥᱵᱩᱠ ᱨᱮᱞᱤᱧ ᱧᱮᱞᱮᱫ ᱛᱟᱦᱮᱸᱫ ᱥᱩᱢᱚᱱ ᱠᱤᱥᱠᱩ ᱢᱤᱫᱴᱟᱝ ᱯᱟᱹᱴᱷᱩᱣᱟᱹ ᱠᱚᱲᱟ ᱟᱭ ᱟᱭ ᱴᱤ ᱠᱷᱚᱱ ᱰᱨᱳᱱ ᱴᱮᱠᱱᱤᱥᱤᱭᱟᱱ ᱵᱮᱱᱟᱣ ᱠᱟᱛᱮ ᱟᱵᱚ ᱢᱟᱱᱚᱛᱟᱱ ᱯᱨᱚᱫᱷᱟᱱ ᱢᱚᱱᱛᱨᱤ ᱱᱚᱨᱮᱱᱫᱨᱚ ᱢᱳᱫᱤ ᱴᱷᱮᱱ ᱠᱷᱚᱱ ᱤᱱᱰᱤᱭᱟ ᱴᱚᱯᱚᱨ ᱞᱮᱠᱟᱛᱮ ᱟᱹᱠᱤᱱ ᱥᱤᱨᱯᱷᱟᱹ ᱠᱤᱱ ᱧᱟᱢ ᱠᱮᱜᱼᱟ ᱛᱚᱵᱮ ᱱᱚᱣᱟ ᱟᱵᱚ ᱥᱟᱱᱛᱟᱲ ᱦᱚᱯᱚᱱ ᱞᱟᱹᱜᱤᱫ ᱫᱚ ᱟᱹᱰᱤ ᱜᱚᱨᱚᱵᱟᱱ ᱟᱹᱰᱤ ᱨᱟᱹᱥᱠᱟᱹᱣᱟᱱ ᱠᱟᱛᱷᱟ ᱡᱟᱦᱳ ᱟᱹᱠᱤᱱ ᱰᱨᱳᱱ ᱴᱮᱠᱱᱤᱥᱤᱭᱟᱱ ᱵᱮᱱᱟᱣ ᱠᱟᱛᱮ ᱟᱹᱰᱤ ᱨᱟᱹᱥᱠᱟᱹ ᱠᱤᱱ ᱟᱹᱭᱠᱟᱹᱣᱮᱜᱼᱟ ᱡᱟᱦᱟᱸᱴᱟᱜ ᱟᱭᱳ ᱵᱟᱵᱟᱣᱟᱜ ᱠᱩᱠᱢᱩ ᱠᱤᱱ ᱯᱩᱨᱟᱹᱣᱮᱜᱼᱟ ᱚᱱᱠᱟᱜᱮ ᱟᱵᱚ ᱡᱚᱛᱚ ᱦᱚᱲ ᱡᱩᱫᱤ ᱵᱚ ᱤᱪᱪᱷᱟᱭᱟ ᱮᱱᱠᱷᱟᱱ ᱫᱚ ᱱᱚᱝᱠᱟ ᱜᱮᱵᱚ ᱵᱮᱱᱟᱣ ᱫᱟᱲᱮᱭᱟᱜᱼᱟ ᱤᱠᱷᱟᱹᱱ ᱚᱱᱟ ᱡᱮᱛᱮᱵᱟᱲᱮ ᱥᱩᱢᱚᱱ ᱠᱤᱥᱠᱩᱣᱟᱜ ᱠᱟᱛᱷᱟᱧ ᱩᱭᱦᱟᱹᱨ ᱠᱮᱫᱼᱟ ᱮᱱᱠᱷᱟᱱ ᱠᱤᱪᱷᱤᱠ ᱤᱧᱟᱹᱜ ᱢᱚᱱ ᱨᱮ ᱩᱭᱦᱟᱹᱨ ᱦᱮᱡ ᱮᱱᱟ ᱚᱱᱟ ᱩᱭᱦᱟᱹᱨ ᱢᱚᱱ ᱜᱮ ᱛᱮᱦᱮᱧ ᱠᱟᱹᱦᱱᱤ ᱛᱟᱞᱟᱛᱮ ᱡᱚᱛᱚ ᱦᱚᱲ ᱠᱚ ᱥᱟᱢᱟᱝ ᱨᱮ ᱱᱚᱣᱟ ᱠᱟᱛᱷᱟᱧ ᱫᱚᱦᱚᱭᱮᱫᱼᱟ ᱛᱚᱵᱮ ᱱᱚᱣᱟ ᱠᱟᱹᱦᱱᱤ ᱫᱚ ᱱᱚᱝᱠᱟ ᱢᱤᱫᱴᱤᱡ ᱢᱤᱫᱴᱤᱡ ᱫᱟᱜ ᱫᱟᱨᱟᱢ ᱪᱮᱬᱮ ᱩᱱᱤ ᱪᱮᱫ ᱮ ᱪᱤᱠᱟᱹᱭᱮᱫᱼᱟ ᱫᱟᱜ ᱫᱟᱜ ᱠᱷᱚᱱ ᱫᱤᱱ ᱜᱮ ᱦᱟᱹᱠᱩ ᱢᱟᱱᱮ ᱥᱮᱨᱢᱟ ᱪᱮᱛᱟᱱ ᱠᱷᱚᱱ ᱦᱮᱡ ᱠᱟᱛᱮ ᱴᱟᱴᱠᱟ ᱜᱮ ᱦᱟᱹᱠᱩ ᱫᱟᱜ ᱛᱟᱞᱟ ᱠᱷᱚᱱᱮ ᱥᱟᱵ ᱤᱫᱤ ᱠᱚᱣᱟ ᱚᱱᱠᱟ ᱜᱮ ᱢᱤᱫᱴᱤᱡ ᱟᱨ ᱢᱤᱫᱴᱤᱡ ᱩᱱᱤ ᱫᱟᱜ ᱫᱟᱨᱟᱢ ᱪᱮᱬᱮ ᱜᱮ ᱧᱮᱞ ᱠᱟᱛᱮ ᱟᱡ ᱦᱚᱸᱭ ᱨᱟᱹᱥᱠᱟᱹᱭᱮᱱᱟ ᱟᱡ ᱦᱚᱸᱭ ᱢᱮᱱᱮᱫᱼᱟ ᱤᱧ ᱦᱚᱸ ᱱᱩᱭ ᱪᱮᱬᱮ ᱞᱮᱠᱟ ᱜᱮ ᱤᱧ ᱦᱚᱸ ᱚᱱᱠᱟ ᱜᱮ ᱦᱟᱹᱠᱩ ᱫᱟᱜ ᱵᱷᱤᱛᱤᱨ ᱠᱷᱚᱱᱤᱧ ᱥᱟᱵ ᱫᱟᱨᱟᱢ ᱠᱚᱣᱟ ᱛᱚᱵᱮ ᱦᱟᱹᱱᱤ ᱪᱮᱬᱮ ᱡᱟᱦᱟᱸ ᱞᱮᱠᱟ ᱦᱟᱹᱠᱩ ᱫᱤᱱᱮ ᱡᱚᱢ ᱠᱚᱣᱟ ᱴᱟᱴᱠᱟ ᱪᱮᱛᱟᱱ ᱥᱮᱫ ᱠᱷᱚᱱ ᱩᱰᱟᱹᱣ ᱦᱮᱡ ᱠᱟᱛᱮ ᱞᱟᱛᱟᱨ ᱥᱮᱫ ᱦᱟᱹᱠᱩ ᱥᱟᱵ ᱠᱟᱛᱮ ᱩᱴᱷᱟᱹᱜ ᱟᱭ ᱚᱱᱠᱟ ᱜᱮ ᱱᱩᱭ ᱪᱮᱬᱮ ᱢᱤᱫ ᱫᱤᱱ ᱪᱮᱫ ᱮ ᱪᱤᱠᱟᱹ ᱠᱮᱫᱼᱟ ᱛᱚᱵᱮ ᱟᱡ ᱦᱚᱸ ᱪᱮᱛᱟᱱ ᱥᱮᱫ ᱠᱷᱚᱱ ᱩᱰᱟᱹᱣ ᱦᱮᱡ ᱠᱟᱛᱮ ᱫᱟᱜ ᱵᱷᱤᱛᱤᱨ ᱨᱮ ᱢᱤᱫᱴᱤᱡ ᱦᱟᱹᱠᱩ ᱦᱟᱹᱠᱩᱭ ᱥᱚᱜᱟᱜ ᱠᱮᱫᱮᱭᱟ ᱡᱮᱛᱮ ᱵᱟᱨᱮ ᱥᱚᱜᱟᱜ ᱠᱮᱫᱮᱭᱟ ᱚᱱᱟ ᱴᱷᱚᱱᱴᱟ ᱫᱚ ᱦᱟᱹᱠᱩᱣᱟᱜ ᱦᱚᱲᱢᱚ ᱵᱷᱤᱛᱨᱤ ᱵᱚᱞᱚᱭᱮᱱᱟ ᱡᱮᱛᱮᱵᱮᱲᱮ ᱦᱚᱲᱢᱚ ᱵᱷᱤᱛᱨᱤ ᱵᱚᱞᱚᱭᱮᱱᱟ ᱩᱱᱤ ᱪᱮᱬᱮ ᱫᱚ ᱚᱱᱟ ᱦᱟᱹᱠᱩ ᱵᱷᱤᱛᱨᱤ ᱠᱷᱚᱱ ᱟᱡᱟᱜ ᱴᱷᱚᱱᱴᱟ ᱜᱮ ᱵᱟᱭ ᱚᱰᱚᱠ ᱫᱟᱲᱮᱭᱟᱫᱟ ᱛᱚᱵᱮ ᱩᱱᱤ ᱪᱮᱬᱮ ᱫᱚ ᱚᱱᱟ ᱦᱤᱞᱳᱜ ᱡᱟᱦᱟᱸᱭ ᱢᱮᱱᱮᱫ ᱛᱟᱦᱮᱸᱫ ᱦᱟᱹᱠᱩᱧ ᱚᱨ ᱚᱰᱚᱠᱮᱭᱟ ᱠᱤᱱᱛᱩ ᱵᱟᱝ ᱚᱨ ᱚᱰᱚᱠ ᱠᱟᱛᱮ ᱟᱡᱟᱜ ᱡᱤᱵᱚᱱ ᱜᱮ ᱚᱸᱰᱮ ᱦᱟᱹᱠᱩ ᱴᱷᱮᱱ ᱜᱮ ᱪᱟᱞᱟᱣᱮᱱᱟ ᱚᱱᱠᱟ ᱜᱮ ᱪᱤᱠᱟᱹᱛᱮ ᱱᱚᱜᱼᱚ ᱱᱚᱣᱟ ᱡᱤᱱᱤᱥ ᱜᱮ ᱟᱵᱚ ᱩᱭᱦᱟᱹᱨ ᱢᱮᱱᱟᱜᱼᱟ ᱠᱤᱱᱛᱩ ᱩᱱᱤ ᱪᱮᱬᱮ ᱟᱡᱟᱜ ᱴᱮᱠᱱᱤᱥᱤᱭᱟᱱ ᱤᱫᱤ ᱠᱟᱛᱮ ᱜᱮ ᱟᱡᱟᱜ ᱠᱚᱲᱟ ᱠᱚᱣᱥᱳᱞ ᱤᱫᱤ ᱠᱟᱛᱮ ᱜᱮ ᱟᱡ ᱮ ᱵᱟᱲᱟᱭ ᱟᱠᱟᱫᱼᱟ ᱤᱧ ᱦᱟᱹᱠᱩ ᱚᱠᱟ ᱞᱮᱠᱟᱛᱮ ᱥᱟᱵ ᱞᱮᱠᱷᱟᱱ ᱫᱚ ᱴᱷᱤᱠ ᱤᱧ ᱨᱟᱠᱟᱵ ᱨᱟᱠᱟᱵ ᱫᱟᱲᱮᱭᱟᱭᱟ ᱛᱤᱱᱟᱹᱜ ᱢᱟᱨᱟᱝ ᱦᱟᱹᱠᱩᱧ ᱥᱟᱵ ᱞᱮᱠᱷᱟᱱ ᱫᱚᱧ ᱨᱟᱠᱟᱵ ᱫᱟᱲᱮᱭᱟᱭᱟ ᱚᱱᱟ ᱴᱮᱠᱱᱤᱥᱤᱭᱟᱱ ᱟᱡ ᱮ ᱵᱟᱲᱟᱭ ᱛᱟᱦᱮᱸᱫ ᱠᱤᱱᱛᱩ ᱱᱩᱭ ᱪᱮᱬᱮ ᱫᱚ ᱵᱟᱭ ᱵᱟᱲᱟᱭ ᱠᱷᱟᱹᱛᱤᱨ ᱡᱚᱛᱚ ᱦᱚᱲᱟᱜ ᱟᱡᱟᱜ ᱴᱷᱚᱱᱴᱟ ᱚᱱᱟ ᱦᱟᱹᱠᱩ ᱵᱷᱤᱛᱤᱨ ᱨᱮ ᱵᱚᱞᱚᱭᱮᱱᱟ ᱩᱱ ᱡᱚᱦᱚᱜ ᱚᱰᱚᱠ ᱵᱟᱭ ᱚᱰᱚᱠ ᱫᱟᱲᱮᱭᱟᱫᱼᱟ ᱡᱟᱦᱟᱸ ᱯᱷᱚᱲᱚ ᱨᱮ ᱟᱡ ᱫᱟᱜ ᱨᱮ ᱩᱱᱩᱢ ᱠᱟᱛᱮ ᱜᱚᱡ ᱮᱱᱟᱭ ᱚᱱᱠᱟ ᱠᱟᱛᱷᱟ ᱜᱮ ᱡᱚᱛᱚ ᱦᱚᱲ ᱟᱵᱚᱣᱟᱜ ᱵᱷᱤᱛᱤᱨ ᱨᱮ ᱢᱤᱫᱴᱤᱡ ᱪᱟᱸᱫᱚ ᱵᱚᱸᱜᱟᱭ ᱮᱢ ᱟᱠᱟᱫ ᱵᱚᱱᱟ ᱠᱚᱯᱟᱞ ᱞᱤᱠᱷᱚᱱ ᱟᱵᱚᱣᱟᱜ ᱢᱚᱞᱚᱝ ᱨᱮ ᱢᱤᱫᱴᱤᱡ ᱢᱮᱱᱟᱜᱼᱟ ᱚᱱᱟ ᱫᱚᱠᱚ ᱢᱮᱱᱟ ᱢᱚᱬᱤ ᱢᱚᱞᱚᱝ ᱨᱮᱭᱟᱜ ᱢᱚᱬᱤ ᱡᱚᱛᱚ ᱦᱚᱲ ᱡᱚᱛᱚ ᱦᱚᱲᱟᱜ ᱜᱮ ᱵᱷᱮᱜᱟᱨ ᱵᱷᱮᱜᱟᱨ ᱵᱷᱮᱜᱟᱨ ᱵᱷᱮᱜᱟᱨ ᱠᱷᱮᱛᱨᱚ ᱨᱮ ᱠᱟᱹᱢᱤ ᱞᱟᱹᱜᱤᱫ ᱫᱟᱲᱮ ᱪᱟᱸᱫᱚ ᱵᱚᱸᱜᱟᱭ ᱮᱢ ᱟᱠᱟᱫ ᱵᱚᱱᱟ ᱚᱱᱟ ᱫᱟᱲᱮ ᱜᱮ ᱴᱷᱤᱠ ᱟᱵᱚ ᱡᱩᱫᱤ ᱵᱚ ᱩᱯᱨᱩᱢᱟ ᱟᱵᱚ ᱡᱩᱫᱤ ᱵᱚ ᱩᱭᱦᱟᱹᱨᱟ ᱤᱧ ᱪᱮᱫ ᱤᱧ ᱫᱟᱲᱮᱭᱟᱜᱼᱟ ᱤᱧ ᱫᱚ ᱪᱮᱫ ᱠᱷᱟᱹᱛᱤᱨ ᱪᱮᱫ ᱠᱟᱹᱢᱤ ᱞᱟᱹᱜᱤᱫ ᱤᱧ ᱫᱚ ᱡᱳᱨ ᱤᱧ ᱫᱟᱲᱮᱭᱟᱜᱼᱟ ᱤᱧᱟᱹᱜ ᱛᱟᱠᱚᱛ ᱢᱮᱱᱟᱜᱼᱟ ᱤᱧᱟᱹᱜ ᱠᱷᱚᱢᱚᱛᱟ ᱢᱮᱱᱟᱜᱼᱟ ᱤᱧᱟᱹᱜ ᱥᱚᱠᱛᱤ ᱢᱮᱱᱟᱜᱼᱟ ᱚᱱᱟ ᱡᱩᱫᱤ ᱩᱭᱦᱟᱹᱨ ᱠᱟᱛᱮ ᱴᱷᱤᱠ ᱚᱱᱟ ᱠᱟᱹᱢᱤ ᱨᱮᱵᱚ ᱞᱟᱜᱟᱣᱟ ᱮᱱᱠᱷᱟᱱ ᱫᱚ ᱡᱚᱛᱚ ᱦᱚᱲ ᱵᱚ ᱫᱟᱲᱮᱭᱟᱜᱼᱟ ᱪᱤᱠᱟᱹᱛᱮ ᱥᱩᱢᱚᱱ ᱠᱤᱥᱠᱩ ᱥᱩᱢᱩᱝ ᱫᱚ ᱵᱟᱝᱟ ᱚᱱᱠᱟ ᱜᱮ ᱟᱹᱰᱤ ᱟᱹᱰᱤ ᱜᱟᱱ ᱟᱭᱢᱟ ᱠᱚᱲᱟ ᱠᱩᱲᱤ ᱵᱚ ᱚᱰᱚᱠᱚᱜᱼᱟ ᱪᱤᱠᱟᱹᱛᱮ ᱚᱱᱮ ᱚᱱᱠᱟ ᱠᱟᱛᱷᱟ ᱜᱮ ᱱᱚᱜᱼᱚ ᱱᱟ ᱠᱟᱹᱦᱱᱤ ᱨᱮᱫᱚ ᱢᱮᱱᱟᱜᱼᱟ ᱟᱵᱚᱣᱟᱜ ᱟᱵᱚᱣᱟᱜ ᱡᱤᱵᱚᱱ ᱵᱷᱤᱛᱟᱹᱨ ᱨᱮ ᱪᱮᱫ ᱪᱚ ᱟᱵᱚ ᱫᱟᱲᱮ ᱞᱮᱠᱟ ᱵᱚ ᱵᱩᱡᱷᱟᱹᱣᱮᱫᱼᱟ ᱪᱮᱫ ᱪᱚ ᱟᱵᱚᱣᱟᱜ ᱢᱚᱱ ᱨᱮ ᱠᱟᱹᱢᱤ ᱞᱮᱠᱟ ᱵᱚ ᱨᱟᱹᱥᱠᱟᱹᱜ ᱠᱟᱱᱟ ᱚᱱ ᱚᱱᱟ ᱠᱟᱹᱢᱤ ᱜᱮ ᱡᱩᱫᱤ ᱴᱷᱤᱠ ᱥᱟᱺᱦᱤᱡ ᱵᱚ ᱩᱭᱦᱟᱹᱨ ᱜᱟᱱ ᱠᱮᱭᱟ ᱴᱷᱤᱠ ᱥᱟᱺᱦᱤᱡ ᱵᱚ ᱵᱷᱟᱵᱽᱱᱟ ᱠᱟᱛᱮ ᱪᱤᱱᱛᱟᱹ ᱜᱟᱱ ᱠᱮᱭᱟ ᱵᱚ ᱮᱱᱠᱷᱟᱱ ᱟᱵᱚ ᱦᱚᱸ ᱡᱚᱛᱚᱣᱟᱜ ᱠᱟᱹᱢᱤ ᱵᱚ ᱫᱟᱲᱮᱭᱟᱜᱼᱟ ᱟᱵᱚᱣᱟᱜ ᱡᱚᱛᱚ ᱠᱷᱟᱹᱛᱤᱨ ᱨᱮᱜᱮ ᱟᱵᱚ ᱮᱴᱟᱜ ᱦᱚᱲ ᱧᱮᱞᱛᱮ ᱦᱟᱱᱟᱧ ᱫᱟᱲᱮᱭᱟᱜᱼᱟ ᱱᱚᱣᱟᱧ ᱫᱟᱲᱮᱭᱟᱜᱼᱟ ᱢᱮᱱᱛᱮ ᱢᱮᱱ ᱞᱮᱠᱷᱟᱱ ᱫᱚ ᱵᱟᱭ ᱜᱟᱱᱚᱜᱼᱟ ᱟᱵᱚᱣᱟᱜ ᱦᱚᱲᱢᱚ ᱨᱮ ᱟᱵᱚ ᱟᱵᱚᱣᱟᱜ ᱦᱚᱲᱢᱚ ᱨᱮ ᱚᱠᱟ ᱠᱟᱹᱢᱤ ᱪᱚᱵᱚ ᱫᱟᱲᱮᱭᱟᱜᱼᱟ ᱚᱱᱟ ᱪᱟᱸᱫᱚ ᱵᱚᱸᱜᱟᱭ ᱮᱢ ᱟᱠᱟᱫ ᱵᱚᱱᱟ ᱚᱱᱟ ᱠᱟᱹᱢᱤ ᱜᱮ ᱴᱷᱤᱠ ᱥᱟᱺᱦᱤᱡ ᱵᱚ ᱩᱭᱦᱟᱹᱨ ᱜᱟᱱ ᱞᱮᱠᱷᱟᱱ ᱟᱨ ᱴᱷᱤᱠ ᱥᱟᱺᱦᱤᱡ ᱩᱭᱦᱟᱹᱨ ᱠᱟᱛᱮ ᱚᱱᱟ ᱵᱚ ᱠᱟᱹᱢᱤ ᱜᱟᱱ ᱞᱮᱠᱷᱟᱱ ᱟᱵᱚ ᱦᱚᱸ ᱥᱚᱢᱟᱡᱽ ᱛᱟᱞᱟ ᱨᱮ ᱥᱚᱢᱟᱡᱽ ᱛᱟᱞᱟ ᱨᱮ ᱥᱩᱢᱚᱱ ᱠᱤᱥᱠᱩ ᱞᱮᱠᱟᱱ ᱵᱚ ᱵᱮᱱᱟᱣ ᱫᱟᱲᱮ ᱠᱚᱜᱼᱟ ᱪᱮᱠᱟᱛᱮ ᱵᱟᱝ ᱟᱵᱚ ᱦᱚᱲ ᱦᱚᱯᱚᱱ ᱠᱟᱱ ᱜᱮᱭᱟ ᱵᱚ ᱡᱚᱛᱚ ᱦᱚᱲ ᱪᱷᱟᱹᱛᱤᱠ ᱦᱚᱸ ᱟᱹᱫᱤᱵᱟᱹᱥᱤ ᱦᱚᱸ ᱥᱟᱱᱛᱟᱲ ᱦᱚᱸ ᱞᱟᱲᱠᱟ ᱦᱚᱸ ᱢᱩᱰᱟᱹ ᱦᱚᱸ ᱢᱟᱦᱞᱮ ᱦᱚᱸ ᱛᱚᱵᱮ ᱚᱱᱟ ᱫᱚ ᱪᱮᱫ ᱦᱚᱸ ᱵᱟᱝᱟ ᱡᱚᱛᱚ ᱦᱚᱲᱟᱜ ᱦᱚᱲᱢᱚ ᱵᱷᱤᱛᱤᱨ ᱨᱮ ᱡᱚᱛᱚ ᱦᱚᱲᱟᱜ ᱠᱚᱯᱟᱲ ᱨᱮ ᱚᱱᱟ ᱥᱚᱢᱟᱱ ᱡᱤᱱᱤᱥ ᱫᱚ ᱵᱟᱹᱱᱩᱜᱼᱟ ᱚᱠᱚᱭ ᱫᱚ ᱪᱮᱫ ᱡᱤᱱᱤᱥᱮ ᱫᱟᱲᱮᱭᱟᱜᱼᱟ ᱚᱱᱟ ᱫᱚ ᱱᱤᱡᱮ ᱜᱮ ᱡᱩᱫᱤ ᱚᱱᱛᱚᱨ ᱥᱟᱺᱦᱤᱡ ᱩᱭᱦᱟᱹᱨ ᱜᱟᱱᱟᱢ ᱮᱱᱠᱷᱟᱱ ᱱᱤᱦᱟᱹᱛᱤ ᱚᱱᱟ ᱠᱟᱹᱢᱤ ᱪᱮᱛᱟᱱ ᱨᱮ ᱡᱩᱫᱤ ᱥᱮᱬᱟᱭᱟᱢ ᱮᱱᱠᱷᱟᱱ ᱱᱤᱦᱟᱹᱛᱤ ᱚᱱᱟ ᱠᱟᱹᱢᱤ ᱪᱮᱛᱟᱱ ᱨᱮᱢ ᱟᱢ ᱦᱮᱵᱤᱜ ᱟᱢ ᱟᱨ ᱚᱱᱟ ᱠᱟᱹᱢᱤ ᱫᱚ ᱱᱤᱦᱟᱹᱛᱮᱢ ᱫᱟᱲᱮᱭᱟᱜᱼᱟ ᱚᱱᱠᱟ ᱜᱮ ᱱᱚᱣᱟ ᱪᱮᱬᱮ ᱠᱟᱛᱷᱟ ᱤᱫᱤ ᱠᱟᱛᱮᱫ ᱱᱚᱣᱟ ᱠᱟᱹᱦᱱᱤ ᱛᱟᱞᱟᱛᱮ ᱟᱵᱚ ᱪᱮᱫ ᱮᱱᱟ ᱟᱵᱚᱣᱟᱜ ᱠᱷᱮᱢᱚᱛᱟ ᱛᱟᱠᱚᱛ ᱤᱫᱤ ᱠᱟᱛᱮ ᱟᱵᱚ ᱦᱚᱲᱢᱚ ᱨᱮ ᱡᱟᱦᱟᱸ ᱢᱮᱱᱟᱜᱼᱟ ᱟᱵᱚᱣᱟᱜ ᱠᱚᱯᱟᱲ ᱨᱮ ᱡᱟᱦᱟᱸ ᱢᱮᱱᱟᱜᱼᱟ ᱚᱱᱛᱚᱨ ᱡᱤᱣᱤ ᱨᱮ ᱡᱟᱦᱟᱱᱟᱜ ᱟᱵᱚᱣᱟᱜ ᱢᱚᱱ ᱵᱷᱤᱛᱤᱨ ᱨᱮ ᱥᱚᱠᱛᱤ ᱚᱰᱚᱠᱚᱜ ᱠᱟᱱᱟ ᱚᱱᱟ ᱡᱤᱱᱤᱥ ᱜᱮ ᱛᱮᱦᱮᱧ ᱡᱩᱫᱤ ᱟᱵᱚ ᱚᱸᱰᱮ ᱠᱷᱚᱱ ᱚᱱᱟ ᱠᱟᱹᱢᱤ ᱵᱚ ᱴᱷᱤᱠ ᱠᱟᱹᱢᱤ ᱵᱚ ᱥᱟᱵ ᱧᱟᱢᱟ ᱟᱵᱚᱣᱟᱜ ᱦᱚᱲᱢᱚ ᱞᱟᱹᱜᱤᱫ ᱟᱵᱚᱣᱟᱜ ᱥᱚᱢᱟᱡᱽ ᱞᱟᱹᱜᱤᱫ ᱟᱵᱚ ᱱᱤᱡᱮᱨ ᱞᱟᱹᱜᱤᱫ ᱱᱤᱦᱟᱹᱛ ᱵᱚ ᱩᱱᱱᱚᱛᱤ ᱫᱟᱲᱮᱭᱟᱜᱼᱟ ᱱᱚᱣᱟ ᱫᱚ ᱮᱲᱮ ᱠᱟᱛᱷᱟ ᱫᱚ ᱵᱟᱝ ᱠᱟᱱᱟ ᱱᱤᱨᱟᱴ ᱥᱚᱛᱚ ᱠᱟᱛᱷᱟ ᱠᱟᱱᱟ ᱡᱚᱛᱚ ᱦᱚᱲ ᱜᱮ ᱪᱟᱸᱫᱚ ᱵᱚᱸᱜᱟ ᱟᱵᱚᱣᱟᱜ ᱥᱚᱠᱛᱤ ᱥᱟᱢᱚᱨᱛᱷᱚ ᱮᱢ ᱟᱠᱟᱫ ᱵᱚᱱᱟ ᱚᱱᱟ ᱤᱫᱤ ᱵᱚ ᱠᱟᱹᱢᱤ ᱠᱟᱹᱢᱤᱭᱟ ᱮᱴᱟᱜ ᱦᱚᱲ ᱧᱮᱞ ᱠᱟᱛᱮ ᱫᱚ ᱵᱟᱝᱟ ᱦᱟᱹᱱᱤ ᱱᱟᱹᱭ ᱧᱮᱞ ᱠᱟᱛᱮ ᱵᱟᱝ ᱵᱚ ᱠᱟᱥᱛᱟᱜᱼᱟ ᱡᱩᱫᱤ ᱵᱚ ᱠᱟᱥᱛᱟᱜᱼᱟ ᱟᱵᱚ ᱜᱮ ᱠᱚᱥᱴᱚ ᱵᱚ ᱧᱟᱢᱟ ᱠᱟᱹᱢᱤ ᱦᱚᱸ ᱵᱟᱭ ᱦᱩᱭᱩᱜᱼᱟ ᱪᱮ ᱟᱵᱚᱣᱟᱜ ᱦᱚᱲᱢᱚ ᱦᱚᱸ ᱴᱷᱤᱠ ᱵᱟᱝ ᱛᱟᱦᱮᱱᱟ ᱛᱮᱬᱠᱤ ᱚᱱᱟ ᱤᱫᱤ ᱠᱟᱛᱮ ᱜᱮ ᱟᱵᱚ ᱚᱠᱟ ᱠᱟᱹᱢᱤ ᱵᱚ ᱫᱟᱲᱮᱭᱟᱜᱼᱟ ᱚᱱᱟ ᱜᱮ ᱩᱭᱦᱟᱹᱨ ᱠᱟᱛᱮ ᱚᱱᱟ ᱠᱟᱹᱢᱤ ᱪᱮᱛᱟᱱ ᱨᱮ ᱡᱩᱫᱤ ᱵᱚ ᱯᱷᱳᱠᱚᱥᱟ ᱮᱱᱠᱷᱟᱱ ᱱᱤᱦᱟᱹᱛᱤ ᱟᱵᱚ ᱠᱟᱹᱢᱤ ᱵᱚ ᱫᱟᱲᱮᱭᱟᱜᱼᱟ ᱢᱟ ᱛᱚᱵᱮ ᱛᱮᱦᱮᱧ ᱫᱚ ᱱᱚᱣᱟ ᱠᱟᱛᱷᱟ ᱜᱮ ᱵᱤᱪᱟᱹᱨ ᱠᱟᱛᱮ ᱞᱟᱭᱤᱠ ᱥᱟᱵᱥᱠᱨᱟᱭᱤᱵ ᱠᱚᱢᱮᱱᱴ ᱛᱟᱵᱚᱱ ᱯᱮ ᱢᱟ ᱛᱚᱵᱮ ᱡᱚᱦᱟᱨ ᱜᱮ